ᱵᱮᱱᱟᱜ ᱠᱟᱱᱟ ᱦᱟᱥᱟ ᱨᱤᱱ ᱚᱱᱟ ᱵᱚᱸᱜᱟ ᱫᱚ ᱟᱵᱚᱣᱟᱜ ᱫᱚ ᱵᱟᱝ ᱟᱹᱫᱤᱵᱟᱹᱥᱤ ᱟᱨᱴ ᱦᱚᱸ ᱠᱟᱱᱟ ᱠᱚ ᱟᱹᱫᱤᱵᱟᱹᱥᱤ ᱟᱨᱴᱤᱥᱴ ᱦᱚᱸ ᱠᱟᱱᱟ ᱠᱚ ᱟᱹᱫᱤᱵᱟᱹᱥᱤ ᱢᱚᱡᱽᱫᱩᱨ ᱦᱚᱸ ᱠᱟᱱᱟ ᱠᱚ ᱟᱹᱫᱤᱵᱟᱹᱥᱤ ᱟᱭ ᱮᱥ ᱟᱭ ᱯᱤ ᱮᱥ ᱦᱚᱸ ᱠᱟᱱᱟ ᱠᱚ ᱢᱮᱱᱠᱷᱟᱱ ᱥᱟᱱᱟᱢ ᱠᱚᱣᱟᱜ ᱥᱟᱹᱜᱩᱱ ᱫᱟᱨᱟᱢ ᱢᱮᱱᱟᱜᱼᱟ ᱟᱹᱫᱤᱵᱟᱹᱥᱤ ᱟᱣᱟᱡᱽ ᱨᱮ ᱟᱨ ᱛᱮᱦᱮᱧ ᱫᱚ ᱦᱩᱭᱩᱜ ᱠᱟᱱᱟ ᱥᱚᱨᱟᱭᱠᱮᱞᱞᱟ ᱡᱮᱞᱟ ᱠᱟᱸᱰᱨᱟ ᱛᱷᱟᱱᱟ ᱡᱟᱦᱟᱸ ᱫᱚ ᱦᱚᱨᱤᱦᱚᱨᱯᱩᱨ ᱟᱛᱳ ᱨᱮ ᱱᱚᱰᱮ ᱟᱨ ᱟᱵᱚ ᱥᱟᱢᱟᱝ ᱨᱮ ᱡᱟᱦᱟᱸ ᱜᱚᱝᱠᱮ ᱢᱮᱱᱟᱭ ᱫᱮᱞᱟ ᱩᱯᱨᱩᱢ ᱵᱚᱱ ᱠᱩᱞᱤᱭᱟ ᱟᱹᱞᱤᱧᱟᱜ ᱧᱩᱛᱩᱢ ᱫᱚ ᱨᱟᱢᱫᱟᱥ ᱴᱩᱰᱩ ᱚᱱᱠᱟ ᱫᱚ ᱜᱟᱹᱢᱟᱹᱨᱤᱭᱟᱹ ᱯᱨᱚᱠᱷᱚᱸᱰ ᱨᱤᱱ ᱯᱩᱨᱵᱚ ᱯᱨᱚᱢᱩᱠᱷ ᱞᱤᱧ ᱛᱟᱦᱮᱸ ᱠᱟᱱᱟ ᱟᱨ ᱱᱤᱛᱚᱜ ᱫᱚ ᱡᱷᱟᱲᱠᱷᱚᱸᱰ ᱢᱩᱠᱛᱤ ᱢᱳᱨᱪᱟ ᱨᱤᱱ ᱠᱮᱱᱫᱨᱤᱭᱚ ᱥᱚᱫᱚᱥᱥᱚ ᱠᱟᱱᱟᱞᱤᱧ ᱱᱚᱣᱟ ᱵᱚᱲᱚ ᱵᱤᱨ ᱢᱟᱹᱡᱷᱤ ᱯᱟᱨᱜᱟᱱᱟ ᱢᱚᱦᱚᱞ ᱨᱤᱱ ᱯᱟᱨᱟᱱᱤᱠ ᱦᱚᱸ ᱠᱟᱱᱟ ᱟᱨ ᱱᱚᱜᱼᱚ ᱱᱟ ᱯᱟᱛᱟ ᱠᱚᱢᱤᱴᱤ ᱨᱤᱱ ᱟᱹᱞᱤᱧ ᱯᱟᱨᱥᱮᱛ ᱦᱚᱸ ᱠᱟᱱᱟᱞᱤᱧ ᱟᱛᱳ ᱥᱚᱦᱨᱟᱭ ᱥᱟᱶ ᱫᱤᱥᱚᱢ ᱥᱚᱦᱨᱟᱭ ᱫᱮᱥ ᱵᱟᱱᱫᱱᱟ ᱟᱨ ᱱᱚᱣᱟ ᱨᱮᱫᱚ ᱟᱞᱮ ᱱᱚᱣᱟ ᱥᱩᱨ ᱥᱟᱺᱜᱤᱧ ᱨᱤᱱ ᱡᱚᱛᱚ ᱦᱚᱲ ᱜᱮ ᱱᱚᱜᱼᱚ ᱱᱚᱝᱠᱟ ᱰᱟᱝᱨᱤ ᱠᱚ ᱟᱹᱜᱩ ᱠᱚᱣᱟ ᱛᱚᱞ ᱠᱚᱣᱟ ᱠᱚ ᱟᱨ ᱟᱹᱰᱤ ᱨᱟᱹᱥᱠᱟᱹ ᱨᱚᱢᱚᱡᱽ ᱵᱟᱹᱞᱤᱰᱤ ᱯᱚᱭᱫᱚ ᱢᱚᱨᱤᱭᱚᱨᱯᱩᱨ ᱥᱨᱤᱨᱟᱢᱯᱩᱨ ᱱᱚᱣᱟ ᱥᱩᱨ ᱥᱟᱺᱜᱤᱧ ᱨᱤᱱ ᱡᱚᱛᱚ ᱟᱹᱛᱩ ᱨᱤᱱ ᱜᱮ ᱵᱟᱡᱽ ᱵᱟᱡᱽᱱᱟ ᱟᱛᱮ ᱠᱚ ᱦᱤᱡᱩᱜᱼᱟ ᱱᱚᱜᱼᱚ ᱱᱚᱝᱠᱟ ᱜᱮ ᱟᱹᱰᱤ ᱥᱟᱯᱲᱟᱣ ᱠᱟᱛᱮ ᱵᱟᱹᱦᱩ ᱵᱤᱴᱤ ᱠᱚᱦᱚᱸ ᱢᱟᱹᱭ ᱛᱮᱠᱚ ᱱᱮᱣᱛᱟ ᱵᱟᱨᱛᱮ ᱡᱟᱦᱟᱸ ᱜᱮᱞᱮ ᱟᱹᱜᱩ ᱟᱠᱟᱫ ᱠᱚᱣᱟ ᱚᱱᱠᱟ ᱥᱟᱱᱟᱢ ᱠᱚᱜᱮ ᱢᱤᱫ ᱜᱮ ᱥᱟᱹᱲᱤ ᱵᱟᱸᱫᱮ ᱠᱟᱛᱮ ᱱᱚᱝᱠᱟ ᱠᱚ ᱪᱩᱢᱟᱹᱲᱟ ᱠᱚᱣᱟ ᱵᱚᱡᱽᱨᱤ ᱜᱮ ᱱᱚᱣᱟ ᱫᱚ ᱟᱹᱰᱤ ᱡᱟᱸᱠ ᱡᱚᱢᱚᱠ ᱜᱮ ᱢᱟᱱᱟᱜᱼᱟ ᱟᱨ ᱟᱵᱚᱣᱟᱜ ᱠᱟᱱ ᱜᱮᱭᱟ ᱥᱚᱦᱨᱟᱭ ᱵᱟᱦᱟ ᱟᱵᱚᱣᱟᱜ ᱱᱚᱣᱟ ᱠᱚᱫᱚ ᱟᱵᱚᱣᱟᱜ ᱯᱚᱨᱚᱵᱽ ᱠᱟᱱᱟ ᱟᱵᱚ ᱫᱚ ᱮᱴᱟᱜ ᱮᱴᱟᱜ ᱯᱚᱨᱚᱵᱽ ᱨᱮ ᱟᱞᱚ ᱵᱚᱱ ᱪᱟᱞᱟᱜ ᱢᱟ ᱥᱚᱦᱨᱟᱭ ᱨᱮᱵᱚᱱ ᱦᱤᱡᱩᱜ ᱢᱟ ᱵᱟᱦᱟ ᱨᱮᱵᱚ ᱦᱤᱡᱩᱜ ᱢᱟ ᱢᱟᱜᱽ ᱵᱩᱨᱩ ᱨᱮᱵᱚ ᱦᱤᱡᱩᱜ ᱢᱟ ᱱᱚᱣᱟ ᱠᱚᱜᱮ ᱟᱵᱚᱣᱟᱜ ᱫᱚ ᱟᱹᱰᱤ ᱨᱤᱞᱟᱹᱢᱟᱞᱟ ᱥᱟᱱᱛᱟᱲ ᱥᱚᱢᱟᱡᱽ ᱨᱮᱫᱚ ᱢᱮᱱᱟᱜᱼᱟ ᱚᱱᱟ ᱡᱟᱦᱟᱸ ᱜᱮ ᱢᱮᱲ ᱠᱚ ᱵᱮᱱᱟᱜ ᱠᱟᱱᱟ ᱦᱟᱥᱟ ᱨᱤᱱ ᱚᱱᱟ ᱵᱚᱸᱜᱟ ᱫᱚ ᱟᱵᱚᱣᱟᱜ ᱫᱚ ᱵᱟᱝ ᱠᱟᱱᱟ ᱚᱱᱟᱛᱮ ᱱᱚᱜᱼᱚᱭ ᱱᱚᱰᱮ ᱱᱩᱱᱟᱹᱜ ᱡᱟᱠ ᱡᱚᱢᱚᱠ ᱡᱚᱛᱚ ᱜᱮᱞᱮ ᱚᱰᱚᱠ ᱟᱠᱟᱱᱟ ᱟᱨ ᱟᱞᱮ ᱱᱚᱰᱮ ᱫᱚ ᱱᱚᱝᱠᱟ ᱜᱮ ᱟᱹᱞᱤᱧ ᱫᱚ ᱱᱟᱜ ᱢᱟᱹᱡᱷᱤ ᱯᱟᱨᱜᱟᱱᱟ ᱢᱟᱹᱞ ᱨᱤᱱ ᱚᱱᱠᱟ ᱫᱚ ᱯᱟᱨᱟᱱᱤᱠ ᱦᱚᱸ ᱠᱟᱱᱟᱞᱤᱧ ᱵᱚᱲᱚ ᱯᱤᱲ ᱨᱤᱱ ᱟᱨ ᱚᱱᱟ ᱛᱮᱞᱤᱧ ᱨᱚᱲ ᱦᱚᱪᱚᱭᱮᱜᱼᱟ ᱡᱮ ᱱᱚᱝᱠᱟ ᱜᱮ ᱥᱚᱦᱨᱟᱭ ᱫᱚ ᱢᱟᱱᱟᱣ ᱦᱩᱭᱩᱜ ᱢᱟ ᱵᱟᱦᱟ ᱫᱚ ᱢᱟᱱᱟᱣ ᱦᱩᱭᱩᱜ ᱢᱟ ᱮᱴᱟᱜ ᱫᱤᱠᱩ ᱪᱷᱟᱹᱛᱤᱠ ᱠᱚᱣᱟᱜ ᱦᱤᱱᱫᱩ ᱠᱚᱣᱟᱜ ᱯᱟᱨᱟᱵᱽ ᱨᱮᱫᱚ ᱟᱵᱚ ᱫᱚ ᱧᱮᱧᱮᱞ ᱵᱟᱝ ᱵᱚ ᱪᱟᱞᱟᱜᱼᱟ ᱵᱟᱵᱚ ᱢᱮᱥᱟᱜᱼᱟ ᱟᱵᱚ ᱫᱚ ᱥᱟᱨᱱᱟ ᱠᱟᱱᱟ ᱵᱚ ᱟᱪᱪᱷᱟ ᱞᱟᱹᱭ ᱠᱮᱜᱼᱟ ᱵᱤᱱ ᱜᱚᱢᱠᱮ ᱛᱤᱱᱟᱹᱜ ᱫᱤᱱ ᱠᱷᱚᱱ ᱱᱚᱰᱮ ᱫᱚᱯᱮ ᱥᱚᱦᱨᱟᱭᱚᱜ ᱠᱟᱱᱟ ᱦᱟᱸᱜ ᱱᱚᱣᱟ ᱫᱚ ᱟᱹᱰᱤ ᱢᱟᱨᱮ ᱠᱟᱛᱷᱟ ᱠᱟᱱᱟ ᱟᱹᱰᱤ ᱥᱮᱫᱟᱭ ᱠᱷᱚᱱ ᱜᱮ ᱡᱟᱦᱟᱸ ᱛᱤᱥ ᱠᱷᱚᱱ ᱦᱟᱯᱲᱟᱢ ᱠᱚ ᱢᱮᱱᱟᱜ ᱠᱚᱣᱟ ᱵᱟᱵᱟ ᱛᱟᱠᱚ ᱠᱚ ᱛᱟᱦᱮᱸ ᱠᱟᱱᱟ ᱦᱟᱲᱟᱢ ᱵᱟ ᱛᱟᱠᱚ ᱩᱱᱠᱩ ᱜᱮ ᱱᱚᱝᱠᱟ ᱠᱚ ᱢᱟᱱᱟᱣ ᱟᱹᱜᱩ ᱟᱠᱟᱫᱼᱟ ᱚᱱᱟ ᱜᱮ ᱟᱞᱮ ᱦᱚᱸ ᱱᱚᱣᱟ ᱞᱮ ᱢᱟᱱᱟᱣ ᱟᱹᱜᱩᱭᱟ ᱠᱟᱹᱞᱤ ᱯᱩᱡᱟᱹ ᱫᱚ ᱟᱵᱚᱣᱟᱜ ᱫᱚ ᱵᱟᱝ ᱠᱟᱱᱟ ᱟᱵᱚᱣᱟᱜ ᱫᱚ ᱠᱟᱱᱟ ᱜᱚᱴ ᱯᱩᱡᱟᱹ ᱜᱚᱴ ᱴᱟᱺᱰᱤ ᱨᱮᱵᱚ ᱵᱚᱸᱜᱟᱭᱮᱱᱟ ᱚᱱᱟ ᱛᱟᱭᱚᱢ ᱜᱚᱦᱟᱞ ᱯᱩᱡᱟᱹ ᱢᱟᱱᱮ ᱜᱚᱲᱟ ᱨᱮᱵᱚ ᱵᱚᱸᱜᱟᱭᱮᱱᱟ ᱚᱱᱟ ᱛᱟᱭᱚᱢ ᱫᱚ ᱵᱩᱲᱦᱤ ᱵᱟᱸᱫᱽᱱᱟ ᱠᱩᱞᱦᱤ ᱨᱮᱵᱚ ᱠᱷᱩᱱᱴᱟᱹᱣ ᱠᱚᱣᱟ ᱚᱱᱟ ᱛᱟᱭᱚᱢ ᱫᱚ ᱜᱚᱰᱟ ᱨᱮ ᱛᱮᱦᱮᱧ ᱫᱚ ᱢᱩᱪᱟᱹᱫ ᱥᱚᱦᱨᱟᱭ ᱠᱟᱱᱟ ᱱᱚᱣᱟ ᱫᱚ ᱚᱱᱟ ᱛᱟᱭᱚᱢ ᱠᱩᱱᱟᱹᱢᱤ ᱠᱚᱨᱮ ᱫᱚ ᱱᱟᱜ ᱫᱤᱥᱚᱢ ᱥᱚᱦᱨᱟᱭ ᱦᱩᱭᱩᱜᱼᱟ ᱥᱚᱦᱨᱟᱭ ᱫᱚ ᱮᱱᱟᱝᱟᱜ ᱠᱟᱛᱷᱟ ᱠᱟᱱᱟ ᱟᱵᱚ ᱡᱮ ᱡᱟᱦᱟᱸ ᱟᱵᱚᱭᱤᱡ ᱢᱟᱨᱟᱝ ᱵᱩᱨᱩ ᱡᱟᱦᱟᱸ ᱟᱵᱚ ᱱᱩᱠᱩ ᱜᱟᱰᱟ ᱰᱟᱹᱝᱨᱤ ᱟᱵᱚ ᱪᱟᱥ ᱞᱟᱹᱜᱤᱫ ᱮᱢᱟᱫ ᱵᱚᱱ ᱛᱟᱦᱮᱸ ᱠᱟᱱᱟ ᱱᱩᱠᱩ ᱟᱵᱚ ᱴᱷᱮᱱ ᱠᱷᱚᱱ ᱩᱥᱟᱹᱫ ᱠᱟᱛᱮ ᱠᱚ ᱧᱤᱨ ᱞᱮᱱᱟ ᱟᱨᱚ ᱫᱚᱦᱲᱟ ᱚᱱᱟ ᱛᱮᱠᱚ ᱧᱤᱨ ᱮᱱᱟ ᱡᱮ ᱟᱵᱚ ᱵᱟᱵᱚ ᱥᱩᱥᱟᱹᱨ ᱫᱟᱲᱮᱭᱟᱫ ᱠᱚᱣᱟ ᱟᱵᱚ ᱡᱚᱢᱟᱜ ᱵᱮᱥ ᱵᱟᱵᱚ ᱮᱢᱟ ᱫᱟᱲᱮᱭᱟᱫ ᱠᱚᱣᱟ ᱟᱵᱚ ᱧᱩᱛ ᱨᱮᱵᱚ ᱫᱚᱦᱚ ᱠᱮᱫ ᱠᱚᱣᱟ ᱚᱱᱟ ᱩᱥᱟᱹᱫ ᱛᱮᱠᱚ ᱧᱤᱨ ᱞᱮᱱᱟ ᱟᱫᱚ ᱟᱵᱚ ᱢᱟᱹᱱᱢᱤ ᱜᱮ ᱮᱱᱠᱷᱟᱱ ᱢᱟᱨᱟᱝ ᱵᱩᱨᱩ ᱴᱷᱮᱱ ᱠᱚ ᱱᱮᱦᱚᱨ ᱠᱮᱜᱼᱟ ᱡᱮ ᱟᱞᱮ ᱫᱚ ᱪᱮᱠᱟ ᱞᱮ ᱪᱟᱥᱟ ᱟᱞᱮ ᱫᱚ ᱪᱮᱠᱟ ᱞᱮ ᱟᱹᱥᱩᱞᱚᱜᱼᱟ ᱩᱱᱨᱮ ᱢᱮᱱ ᱠᱮᱜᱼᱟᱭ ᱱᱩᱠᱩ ᱦᱚᱸᱠᱚ ᱨᱟᱜ ᱨᱚᱲ ᱠᱮᱜᱼᱟ ᱠᱟᱲᱟ ᱰᱟᱹᱝᱨᱤ ᱦᱚᱸ ᱟᱡ ᱴᱷᱮᱱ ᱠᱚ ᱨᱟᱜ ᱨᱚᱲ ᱠᱮᱜᱼᱟ ᱡᱮ ᱟᱞᱮ ᱫᱚ ᱵᱟᱞᱮ ᱛᱟᱦᱮᱱᱟ ᱢᱟᱹᱱᱢᱤ ᱠᱚ ᱢᱮᱱ ᱠᱮᱜᱼᱟ ᱵᱟᱝᱜᱮ ᱱᱤᱭᱟᱹᱨ ᱯᱚᱨ ᱫᱚ ᱟᱞᱮ ᱫᱚᱞᱮ ᱡᱚᱜᱟᱣ ᱡᱚᱛᱚᱱ ᱠᱚᱣᱟ ᱵᱚᱸᱜᱟ ᱠᱚᱣᱟᱞᱮ ᱵᱚᱸᱜᱟ ᱵᱩᱨᱩ ᱠᱚᱣᱟᱞᱮ ᱫᱮᱵᱟ ᱥᱮᱵᱟᱭᱟᱞᱮ ᱮᱱᱠᱷᱟᱱ ᱛᱚᱵᱮ ᱚᱠᱟ ᱦᱤᱞᱳᱜ ᱢᱟᱨᱟᱝ ᱵᱩᱨᱩᱭ ᱴᱷᱟᱹᱣᱠᱟᱹ ᱠᱮᱜᱼᱟ ᱫᱤᱱ ᱟᱹᱢᱟᱹᱥ ᱦᱤᱞᱳᱜ ᱟᱹᱢᱟᱹᱥ ᱦᱤᱞᱳᱜ ᱚᱱᱟᱛᱮ ᱜᱚᱴ ᱯᱩᱡᱟᱹ ᱟᱫᱚ ᱡᱚᱛᱚ ᱜᱚᱴ ᱢᱟᱱᱮ ᱩᱱᱠᱩ ᱰᱟᱹᱝᱨᱤ ᱫᱚ ᱤᱱᱟᱹ ᱦᱤᱞᱳᱜ ᱟᱹᱢᱟᱹᱥ ᱦᱤᱞᱳᱜ ᱫᱚ ᱠᱩᱞᱦᱤ ᱢᱩᱪᱟᱹᱫ ᱨᱮᱠᱚ ᱡᱟᱣᱨᱟ ᱟᱠᱟᱱᱟ ᱦᱮᱡ ᱠᱟᱛᱮ ᱢᱟᱹᱡᱷᱤ ᱧᱮᱞ ᱠᱮᱫ ᱠᱚᱣᱟᱭ ᱢᱟᱹᱡᱷᱤ ᱢᱚᱬᱮ ᱦᱚᱲ ᱟᱹᱰᱤ ᱵᱟᱡᱽ ᱵᱟᱡᱽᱱᱟ ᱥᱟᱡᱟᱣ ᱥᱟᱯᱲᱟᱣ ᱠᱟᱛᱮ ᱟᱨᱠᱚ ᱫᱟᱨᱟᱢ ᱟᱹᱜᱩ ᱠᱮᱫ ᱠᱚᱣᱟ ᱚᱲᱟᱜ ᱚᱱᱟ ᱛᱟᱭᱚᱢ ᱫᱚᱠᱚ ᱚᱞ ᱠᱮᱜᱼᱟ ᱚᱱᱟ ᱛᱟᱭᱚᱢ ᱫᱚ ᱱᱚᱝᱠᱟ ᱫᱤᱦᱮ ᱢᱟᱹᱞᱤ ᱠᱚ ᱡᱩᱞ ᱠᱮᱜᱼᱟ ᱡᱮ ᱢᱟ ᱪᱟᱸᱫᱚ ᱵᱚᱸᱜᱟᱭ ᱧᱮᱞ ᱢᱟ ᱡᱮᱢᱚᱱ ᱟᱞᱮ ᱫᱚ ᱢᱟᱨᱥᱟᱞ ᱨᱮᱞᱮ ᱫᱚᱦᱚ ᱟᱠᱟᱫ ᱠᱚᱣᱟ ᱟᱵᱚᱣᱟᱜ ᱫᱚ ᱱᱚᱜᱼᱚ ᱱᱚᱝᱠᱟᱱᱟᱜ ᱵᱮᱵᱚᱥᱛᱷᱟ ᱟᱨ ᱛᱮᱦᱮᱧ ᱢᱩᱪᱟᱹᱫ ᱦᱤᱞᱳᱜ ᱫᱚᱵᱚ ᱮᱱᱮᱡᱮᱫ ᱠᱚᱣᱟ ᱡᱮ ᱱᱚᱝᱠᱟ ᱢᱟᱹᱱᱢᱤ ᱫᱚ ᱠᱷᱟᱹᱞᱤ ᱠᱷᱟᱴᱟᱣ ᱥᱩᱢᱩᱝ ᱫᱚ ᱵᱟᱝᱜᱮ ᱢᱟᱹᱱᱢᱤ ᱫᱚ ᱥᱩᱥᱟᱹᱨ ᱦᱚᱸᱠᱚ ᱥᱩᱥᱟᱹᱨᱮᱫ ᱠᱚᱣᱟ ᱨᱟᱹᱥᱠᱟᱹ

ᱥᱟᱱᱟᱢ ᱠᱚ ᱥᱟᱹᱜᱩᱱ ᱫᱟᱨᱟᱢ ᱢᱮᱱ ᱟᱹᱫᱤᱵᱟᱹᱥᱤ ᱟᱣᱟᱡᱽ ᱨᱮ ᱟᱨ ᱛᱮᱦᱮᱧ ᱫᱚ ᱦᱮᱡ ᱠᱟᱱᱟ ᱥᱟᱨᱟᱭᱠᱮᱞᱟ ᱡᱮᱞᱟ ᱨᱮᱱᱟᱜ ᱠᱟᱱᱰᱨᱟ ᱛᱷᱟᱱᱟ ᱡᱟᱦᱟᱸ ᱫᱚ ᱦᱩᱭᱩᱜ ᱠᱟᱱᱟ ᱦᱚᱨᱤᱦᱚᱨᱯᱩᱨ ᱦᱚᱸᱵᱚ ᱢᱮᱛᱟᱜ ᱠᱟᱱᱟ ᱡᱟᱦᱟᱸ ᱫᱚ ᱨᱟᱦᱮᱲ ᱟᱹᱛᱩ ᱨᱮ ᱟᱨ ᱛᱮᱦᱮᱧ ᱱᱚᱰᱮ ᱵᱚᱱ ᱧᱮᱞᱟ ᱨᱟᱦᱮᱲ ᱟᱹᱛᱩ ᱨᱮ ᱡᱟᱦᱟᱸ ᱟᱵᱚ ᱦᱚᱲ ᱠᱚ ᱡᱟᱦᱟᱸ ᱟᱹᱫᱤᱵᱟᱹᱥᱤ ᱦᱚᱲ ᱠᱚ ᱵᱷᱤᱛ ᱯᱤᱸᱰᱟᱹ ᱠᱚ ᱯᱚᱛᱟᱣ ᱠᱟᱜᱼᱟ ᱟᱹᱰᱤ ᱱᱟᱯᱟᱭ ᱱᱟᱯᱟᱭ ᱢᱮᱱᱠᱷᱟᱱ ᱚᱱᱠᱟᱱ ᱵᱷᱤᱛ ᱯᱤᱸᱰᱟᱹ ᱯᱚᱛᱟᱣ ᱵᱚᱱ ᱧᱮᱞᱟ ᱛᱮᱦᱮᱧ ᱡᱟᱦᱟᱸ ᱫᱚ ᱟᱵᱚ ᱦᱚᱲ ᱨᱮ ᱴᱮᱞᱮᱱᱴ ᱢᱮᱱᱟᱜᱼᱟ ᱚᱱᱠᱟᱱ ᱴᱮᱞᱮᱱᱴ ᱢᱮᱱᱟᱜᱼᱟ ᱡᱟᱦᱟᱸ ᱫᱚ ᱟᱨᱴᱤᱥᱴ ᱟᱨᱴ ᱠᱚᱦᱚᱸ ᱠᱚ ᱯᱷᱮᱞᱚᱜᱼᱟ ᱚᱱᱠᱟᱱ ᱴᱮᱞᱮᱱᱴ ᱢᱮᱱᱟᱜᱼᱟ ᱜᱷᱚᱨᱮ ᱜᱷᱚᱨ ᱴᱮᱞᱮᱱᱴ ᱢᱮᱱᱟᱜᱼᱟ ᱢᱮᱱᱠᱷᱟᱱ ᱚᱱᱠᱟᱱ ᱴᱮᱞᱮᱱᱴ ᱠᱚ ᱛᱮᱦᱮᱧ ᱵᱟᱝᱵᱚᱱ ᱨᱟᱠᱟᱵ ᱠᱷᱟᱹᱛᱤᱨ ᱟᱵᱚ ᱫᱚ ᱫᱟᱵᱟᱣ ᱜᱮ ᱛᱟᱦᱮᱱᱟ ᱟᱹᱫᱤᱵᱟᱹᱥᱤ ᱟᱨᱴ ᱦᱚᱸ ᱠᱟᱱᱟ ᱠᱚ ᱟᱹᱫᱤᱵᱟᱹᱥᱤ ᱟᱨᱴᱤᱥᱴ ᱦᱚᱸ ᱠᱟᱱᱟ ᱠᱚ ᱟᱹᱫᱤᱵᱟᱹᱥᱤ ᱢᱚᱡᱽᱫᱩᱨ ᱦᱚᱸ ᱠᱟᱱᱟ ᱠᱚ ᱟᱹᱫᱤᱵᱟᱹᱥᱤ ᱟᱭ ᱮ ᱮᱥ ᱟᱭ ᱯᱤ ᱮᱥ ᱦᱚᱸ ᱠᱟᱱᱟ ᱠᱚ ᱢᱮᱱᱠᱷᱟᱱ ᱟᱹᱫᱤᱵᱟᱹᱥᱤ ᱛᱮᱦᱮᱧ ᱫᱷᱟᱹᱨᱤᱡ ᱚᱱᱠᱟᱱ ᱟᱣᱟᱡᱽ ᱵᱟᱝᱵᱚᱱ ᱨᱟᱠᱟᱵ ᱠᱷᱟᱹᱛᱤᱨ ᱛᱮ ᱫᱟᱵᱟᱣ ᱜᱮ ᱛᱟᱦᱮᱱᱟ ᱛᱚᱵᱮ ᱫᱮᱞᱟ ᱥᱚᱦᱨᱟᱭ ᱵᱟᱠᱷᱨᱟ ᱵᱚᱱ ᱧᱮᱞᱟ ᱛᱮᱦᱮᱧ ᱫᱚ ᱥᱚᱦᱨᱟᱭ ᱵᱟᱠᱷᱨᱟ ᱵᱚᱱ ᱦᱮᱡ ᱠᱟᱱᱟ ᱱᱚᱣᱟ ᱨᱟᱦᱮᱲ ᱟᱹᱛᱩ ᱨᱮ ᱟᱨ ᱱᱚᱰᱮᱱᱟᱜ ᱥᱚᱦᱨᱟᱭ ᱵᱟᱠᱷᱨᱟ ᱡᱟᱦᱟᱸ ᱠᱚ ᱵᱷᱤᱛ ᱯᱤᱸᱰᱟᱹ ᱠᱚ ᱯᱚᱛᱟᱣ ᱠᱟᱜᱼᱟ ᱥᱮ ᱪᱮᱫ ᱞᱮᱠᱟ ᱥᱚᱦᱨᱟᱭ ᱠᱚ ᱢᱟᱱᱟᱣᱮᱜᱼᱟ ᱚᱱᱟ ᱜᱮᱵᱚᱱ ᱧᱮᱞ ᱥᱟᱰᱮᱭᱟ ᱫᱮᱞᱟᱵᱚᱱ ᱛᱚᱵᱮ ᱢᱟᱲᱟᱝ ᱥᱮᱫ ᱵᱷᱤᱰᱤᱭᱳ ᱵᱚᱱ ᱢᱟᱲᱟᱝ ᱢᱟ